ᱢᱟᱱ ᱞᱟᱹᱠᱷᱟᱹᱭ ᱵᱟᱥᱠᱮ ᱡᱟᱦᱟᱸᱭ ᱫᱚ ᱠᱟᱨᱤᱢ ᱥᱤᱴᱤ ᱨᱮ ᱚᱞᱪᱤᱠᱤ ᱯᱟᱲᱦᱟᱣ ᱠᱚᱣᱟᱭ ᱛᱟᱦᱮᱱ ᱥᱟᱨ ᱱᱮᱛᱟᱨ ᱫᱚ ᱟᱹᱵᱤᱱ ᱚᱠᱟ ᱨᱮᱵᱤᱱ ᱯᱟᱲᱦᱟᱣᱮᱫ ᱠᱚᱣᱟ ᱚᱸᱰᱮ ᱜᱤᱧ ᱯᱟᱲᱦᱟᱣᱮᱫ ᱠᱚᱣᱟ ᱟᱨ ᱱᱤᱛ ᱦᱚᱸ ᱚᱱᱟ ᱞᱟᱹᱜᱤᱫ ᱚᱱᱟ ᱠᱚᱞᱮᱡᱽ ᱯᱟᱦᱴᱟ ᱠᱷᱚᱱ ᱜᱤᱧ ᱥᱮᱴᱮᱨ ᱟᱠᱟᱱᱟ ᱟᱨ ᱟᱞᱮ ᱜᱮ ᱚᱨᱜᱟᱱᱟᱭᱡᱟᱨ ᱫᱚ ᱦᱳᱭ ᱚᱨᱜᱟᱱᱟᱭᱡᱟᱨ ᱴᱤᱢ ᱠᱟᱱᱟ ᱠᱚ ᱥᱟᱨ ᱛᱮᱠᱚ ᱫᱚ ᱦᱳᱭ ᱟᱨ ᱟᱹᱰᱤ ᱯᱟᱹᱦᱤᱞ ᱠᱷᱚᱱ ᱜᱮ ᱚᱞᱪᱤᱠᱤ ᱠᱤᱱ ᱯᱟᱲᱦᱟᱣ ᱠᱚᱣᱟ ᱟᱨ ᱡᱟᱦᱟᱸᱭ ᱠᱚ ᱡᱩᱫᱤ ᱟᱯᱮ ᱚᱞᱪᱤᱠᱤ ᱯᱟᱲᱦᱟᱣ ᱨᱮᱱᱟᱜ ᱡᱩᱫᱤ ᱥᱟᱱᱟ ᱢᱮᱱᱟᱜ ᱛᱟᱯᱮᱭᱟ ᱮᱱᱠᱷᱟᱱ ᱫᱚ ᱥᱟᱨ ᱥᱟᱞᱟᱜ ᱠᱚᱱᱴᱮᱠᱴ ᱛᱟᱵᱚᱱ ᱯᱮ ᱟᱨ ᱵᱟᱝᱠᱷᱟᱱ ᱫᱚ ᱠᱟᱨᱤᱢ ᱥᱤᱴᱤ ᱨᱮ ᱯᱟᱲᱦᱟᱣ ᱫᱟᱲᱮᱭᱟᱜᱼᱟ ᱵᱚᱱ ᱪᱮᱫ ᱫᱟᱲᱮᱭᱟᱜᱼᱟ ᱵᱚᱱ ᱟᱨ ᱥᱟᱨ ᱪᱮᱫ ᱞᱮᱠᱟ ᱩᱭᱦᱟᱹᱨ ᱠᱟᱛᱮᱫ ᱱᱚᱰᱮ ᱫᱚ ᱱᱚᱣᱟ ᱤᱭᱟᱹ ᱯᱷᱮᱥᱴᱤᱵᱷᱮᱞ ᱫᱚᱵᱚᱱ ᱫᱚᱦᱚ ᱟᱠᱟᱫᱼᱟ ᱱᱚᱰᱮ ᱠᱟᱛᱷᱟ ᱱᱚᱝᱠᱟ ᱨᱟᱠᱟᱵ ᱮᱱᱟ ᱡᱮ ᱱᱤᱛ ᱱᱟᱦᱟᱜ ᱡᱷᱟᱲᱠᱷᱚᱸᱰ ᱫᱤᱥᱚᱢ ᱦᱩᱭᱱᱟ ᱟᱵᱚᱣᱟᱜ ᱫᱤᱥᱚᱢ ᱦᱩᱭᱱᱟ ᱟᱨ ᱤᱧ ᱥᱩᱢᱩᱝ ᱫᱚ ᱵᱟᱝᱜᱮ ᱡᱟᱦᱟᱸ ᱢᱮᱱ ᱜᱟᱱᱚᱜᱼᱟ ᱚᱸᱰᱮ ᱰᱟᱠᱛᱟᱨ ᱡᱟᱠᱟᱨᱤᱭᱟ ᱟᱨ ᱱᱤᱛ ᱡᱟᱦᱟᱸᱭ ᱯᱨᱤᱱᱥᱤᱯᱟᱞ ᱢᱮᱱᱟᱭᱟ ᱩᱱᱠᱤᱱᱟᱜ ᱩᱭᱦᱟᱹᱨ ᱡᱮ ᱟᱵᱚ ᱱᱚᱰᱮ ᱢᱮᱱᱟᱜ ᱵᱚᱱᱟ ᱟᱨ ᱱᱚᱰᱮ ᱜᱮ ᱚᱲᱟᱜ ᱫᱩᱣᱟᱹᱨ ᱠᱟᱛᱮ ᱢᱮᱱᱟᱜ ᱵᱚᱱᱟ ᱱᱚᱰᱮ ᱨᱤᱱ ᱟᱹᱫᱤᱵᱟᱹᱥᱤ ᱠᱚᱣᱟᱜ ᱪᱮᱫ ᱦᱚᱸ ᱵᱟᱵᱚ ᱵᱟᱰᱟᱭᱟ ᱛᱚ ᱱᱚᱣᱟ ᱵᱟᱰᱟᱭ ᱞᱟᱹᱜᱤᱫ ᱠᱷᱟᱱ ᱫᱚ ᱪᱮᱫᱟᱜ ᱵᱟᱝ ᱱᱚᱰᱮ ᱢᱤᱫᱴᱤᱡ ᱯᱟᱨᱟᱵᱽ ᱵᱚ ᱦᱚᱭᱟ ᱯᱷᱮᱥᱴᱤᱵᱷᱟᱞ ᱵᱚ ᱦᱚᱭᱟ ᱟᱨ ᱥᱟᱶᱛᱮ ᱠᱚᱢᱯᱤᱴᱤᱥᱚᱱ ᱦᱚᱸ ᱦᱳᱭ ᱞᱮᱠᱟ ᱱᱚᱝᱠᱟ ᱜᱮ ᱮᱱᱮᱡ ᱜᱤᱰᱤ ᱮᱱᱮᱡ ᱫᱚ ᱱᱟᱦᱟᱜ ᱵᱟᱠᱚ ᱦᱤᱡᱩᱜᱼᱟ ᱦᱳᱭ ᱚᱱᱟ ᱞᱮᱠᱟᱛᱮ ᱠᱚ ᱩᱭᱦᱟᱹᱨ ᱠᱮᱜᱼᱟ ᱡᱮ ᱵᱟᱝ ᱢᱤᱫᱴᱤᱡ ᱠᱚᱢᱯᱤᱴᱤᱥᱚᱱ ᱞᱮᱠᱟ ᱵᱚ ᱫᱚᱦᱚᱭᱟ ᱡᱮ ᱛᱮᱦᱮᱧ ᱤᱡ ᱢᱟᱨᱟᱝ ᱯᱮᱲᱟ ᱡᱤᱨᱮᱱ ᱴᱚᱯᱱᱚ ᱡᱟᱦᱟᱸ ᱞᱮᱠᱟᱭ ᱢᱮᱱ ᱠᱮᱜᱼᱟ ᱡᱮ ᱴᱨᱟᱭᱵᱟᱞ ᱠᱚᱣᱟᱜ ᱫᱚ ᱠᱚᱢᱯᱤᱴᱤᱥᱚᱱ ᱫᱚ ᱵᱟᱭ ᱦᱩᱭᱩᱜᱼᱟ ᱩᱱᱠᱩ ᱫᱚ ᱟᱠᱷᱲᱟ ᱦᱩᱭᱩᱜᱼᱟ ᱟᱨ ᱠᱚ ᱮᱱᱮᱡᱼᱟ ᱢᱤᱫ ᱛᱮ ᱮᱱᱮᱡ ᱟᱠᱚ ᱥᱮᱨᱮᱧ ᱟᱠᱚ ᱨᱟᱹᱥᱠᱟᱹᱭᱟᱠᱚ ᱦᱳᱭ ᱛᱚ ᱱᱚᱣᱟ ᱱᱚᱣᱟ ᱠᱚᱢᱯᱤᱴᱤᱥᱚᱱ ᱨᱮ ᱡᱟᱦᱟᱸᱭ ᱠᱚ ᱡᱟᱡᱽᱢᱮᱱᱴᱟ ᱚᱱᱟ ᱫᱚ ᱟᱹᱰᱤ ᱴᱟᱯᱷ ᱜᱮᱭᱟ ᱱᱟᱦᱟᱜ ᱦᱳᱭ ᱟᱫᱚ ᱡᱟᱠ ᱟᱵᱚᱨᱮᱱ ᱜᱤᱫᱽᱨᱟᱹ ᱠᱚ ᱱᱩᱠᱩ ᱢᱟᱹᱭ ᱛᱮᱠᱚ ᱟᱨᱦᱚᱸ ᱜᱮᱞ ᱮᱭᱟᱭ ᱜᱚᱴᱮᱡ ᱠᱚᱞᱮᱡᱽ ᱨᱮᱱ ᱵᱤᱭᱮᱰ ᱨᱮᱱ ᱯᱟᱹᱴᱷᱩᱣᱟᱹ ᱟᱪᱮᱛᱟᱹᱱᱤ ᱠᱚ ᱠᱚ ᱦᱮᱡ ᱟᱠᱟᱱᱟ ᱟᱨ ᱩᱱᱠᱩ ᱟᱹᱰᱤ ᱱᱟᱯᱟᱭ ᱠᱚ ᱩᱫᱩᱜᱮᱜᱼᱟ ᱟᱨ ᱟᱥᱚᱜ ᱟᱹᱧ ᱟᱞᱮᱭᱟᱜ ᱩᱫᱩᱜ ᱰᱟᱦᱟᱨ ᱛᱮ ᱱᱩᱠᱩ ᱡᱟᱦᱟᱸ ᱜᱮᱠᱚ ᱩᱫᱩᱜ ᱟᱠᱟᱫ ᱟᱨᱦᱚᱸ ᱱᱟᱯᱟᱭ ᱠᱷᱚᱱ ᱱᱟᱯᱟᱭ ᱠᱚ ᱩᱫᱩᱜᱟ ᱢᱮᱱᱛᱮ ᱤᱧᱟᱹᱜ ᱯᱟᱹᱛᱭᱟᱹᱣ ᱢᱮᱱᱟᱜᱼᱟ ᱟᱨ ᱵᱷᱚᱨᱥᱟ ᱢᱮᱱᱟᱜᱼᱟ ᱚ ᱟᱨ ᱟᱞᱮ ᱯᱟᱦᱴᱟ ᱥᱮᱫ ᱠᱷᱚᱱ ᱟᱞᱮ ᱯᱟᱹᱴᱷᱩᱣᱟᱹ ᱜᱟᱶᱛᱟ ᱯᱟᱦᱴᱟ ᱥᱮᱫ ᱠᱷᱚᱱᱟᱜ ᱥᱟᱨ ᱛᱮᱠᱚ ᱢᱮᱰᱟᱢ ᱛᱮᱠᱚ ᱟᱹᱰᱤ ᱟᱹᱰᱤ ᱟᱭᱢᱟ ᱥᱟᱨᱦᱟᱣ ᱡᱮ ᱱᱚᱝᱠᱟᱱᱟᱜ ᱯᱨᱳᱜᱨᱟᱢ ᱠᱚ ᱚᱨᱜᱟᱱᱟᱭᱤᱡᱮᱜᱼᱟ ᱠᱚ ᱟᱨ ᱴᱨᱟᱭᱵᱮᱞ ᱠᱚᱠᱚ ᱱᱚᱝᱠᱟ ᱠᱚ ᱧᱟᱯᱟᱢ ᱢᱤᱫ ᱦᱚᱪᱚ ᱠᱟᱛᱮ ᱡᱚᱛᱚ ᱦᱚᱲᱟᱜ ᱢᱟᱱᱮ ᱡᱚᱛᱚ ᱦᱚᱲᱟᱜ ᱯᱨᱳᱜᱨᱟᱢ ᱠᱚᱵᱚᱱ ᱧᱮᱞ ᱥᱟᱸᱜᱮ ᱫᱟᱲᱮᱭᱟᱜᱼᱟ ᱟᱨ ᱟᱞᱮ ᱥᱟᱶᱛᱮ ᱟᱯᱮ ᱦᱚᱸ ᱵᱷᱤᱰᱤᱭᱳ ᱢᱟᱫᱽᱫᱷᱚᱢ ᱛᱮᱞᱮ ᱫᱮᱠᱷᱟᱣ ᱫᱟᱲᱮ ᱟᱯᱮᱭᱟ ᱛᱚ ᱦᱳᱭ ᱛᱮᱦᱮᱧ ᱱᱚᱰᱮ ᱥᱮᱴᱮᱨ ᱞᱮᱱ ᱢᱤᱫᱴᱤᱡ ᱯᱮᱲᱟᱭ ᱢᱮᱱ ᱠᱮᱫ ᱞᱮᱠᱟ ᱡᱮ ᱡᱤᱛᱠᱟᱹᱨ ᱫᱚ ᱩᱱᱤᱜᱮ ᱡᱟᱦᱟᱸᱭ ᱵᱟᱨ ᱵᱟᱨᱮ ᱞᱟᱹᱰᱷᱟᱹᱭᱟ ᱟᱨ ᱵᱟᱨ ᱵᱟᱨ ᱦᱮᱯᱨᱟᱣ ᱨᱮ ᱟᱬᱜᱚᱱᱟᱭ

ᱱᱩᱠᱤᱱ ᱦᱩᱭᱩᱜ ᱠᱟᱱᱟ ᱠᱤᱱ ᱟᱞᱮ ᱨᱤᱡ ᱜᱟᱛᱮ ᱠᱩᱲᱤ ᱟᱨ ᱱᱚᱛᱮ ᱨᱮ ᱟᱞᱯᱚᱱᱟ ᱠᱚᱢᱯᱤᱴᱤᱥᱚᱱ ᱨᱮ ᱵᱷᱟᱜᱽ ᱠᱤᱱ ᱦᱟᱛᱟᱣ ᱟᱠᱟᱫᱼᱟ ᱟᱨ ᱵᱟᱦᱟ ᱠᱤᱱ ᱵᱮᱱᱟᱣ ᱟᱠᱟᱫᱼᱟ ᱵᱟᱦᱟ ᱥᱟᱶᱛᱮ ᱢᱮᱱᱟᱜ ᱠᱚᱣᱟ ᱦᱚᱲ ᱥᱟᱯᱟᱵ ᱠᱟᱛᱮᱫ ᱮᱱᱮᱡ ᱠᱚ ᱥᱟᱵ ᱟᱠᱟᱱᱟ ᱤᱱᱟᱹ ᱛᱟᱭᱱᱚᱢ ᱨᱮ ᱢᱮᱱᱟᱜᱼᱟ ᱱᱚᱛᱮ ᱨᱮ ᱩᱯᱟᱹᱞ ᱵᱟᱦᱟ ᱟᱨᱦᱚᱸ ᱱᱚᱰᱮ ᱟᱨᱦᱚᱸ ᱵᱟᱨᱭᱟ ᱞᱟᱭᱤᱱ ᱨᱮ ᱦᱟᱸᱜ ᱢᱮᱱᱟᱜᱼᱟ ᱱᱚᱝᱠᱟᱛᱮ ᱟᱨ ᱠᱚᱢᱯᱞᱤᱴ ᱠᱟᱛᱮᱫ ᱦᱟᱸᱜ ᱵᱚᱱ ᱧᱮᱞᱟ ᱪᱮᱫ ᱞᱮᱠᱟ ᱠᱤᱱ ᱵᱮᱱᱟᱣᱮᱫ ᱛᱟᱵᱚᱱᱟ ᱥᱟᱨ ᱫᱚ ᱦᱟᱯᱮ ᱱᱚᱰᱮ ᱵᱚᱱ ᱧᱮᱞ ᱞᱮᱜᱮ ᱟᱵᱚ ᱠᱚᱢᱯᱤᱴᱤᱥᱚᱱ ᱠᱚ ᱪᱟᱵᱟ ᱠᱟᱛᱮᱱ ᱤᱧ ᱦᱮᱡ ᱟᱠᱟᱱᱟᱹᱧ ᱱᱤᱛᱚᱜ ᱫᱟᱬᱟᱱ ᱟᱨ ᱱᱚᱰᱮ ᱢᱟᱲᱚᱢ ᱨᱮᱭᱟᱜ ᱚᱲᱟᱜ ᱵᱮᱱᱟᱣ ᱟᱠᱟᱫ ᱠᱚ ᱫᱟᱨᱮ ᱪᱮᱛᱟᱱ ᱨᱮ ᱟᱨ ᱱᱚᱛᱮ ᱨᱮ ᱦᱩᱭᱩᱜ ᱠᱟᱱᱟ ᱟᱞᱯᱚᱱᱟ ᱠᱚᱢᱯᱤᱴᱤᱥᱚᱱ ᱟᱨ ᱠᱨᱟᱯᱷᱴ ᱵᱮᱱᱟᱣᱮᱜᱼᱟ ᱠᱚ ᱛᱚ ᱟᱨ ᱤᱧ ᱫᱚ ᱤᱧ ᱨᱮᱱ ᱜᱟᱛᱮ ᱠᱩᱲᱤ ᱠᱚᱫᱚ ᱡᱚᱢ ᱪᱟᱞᱟᱣ ᱠᱟᱱᱟ ᱠᱚ ᱟᱨ ᱥᱟᱨ ᱢᱮᱛᱟᱜ ᱫᱤᱧᱟᱭ ᱛᱟᱦᱮᱸᱫ ᱧᱮᱞ ᱟᱹᱜᱩ ᱠᱚ ᱢᱮ ᱚᱱᱛᱮ ᱟᱫᱚ ᱜᱚᱲᱚ ᱫᱚ ᱵᱟᱭ ᱜᱟᱱᱚᱜᱼᱟ ᱟᱨ ᱱᱚᱣᱟ ᱢᱟᱲᱟᱝ ᱚᱲᱟᱜ ᱧᱮᱞ ᱠᱮᱫ ᱠᱷᱟᱱᱤᱧ ᱱᱚᱛᱮ ᱦᱮᱡ ᱮᱱᱟᱹᱧ ᱟᱨ ᱟᱹᱰᱤ ᱵᱮᱥ ᱵᱩᱡᱷᱟᱹᱜ ᱠᱟᱱᱟ ᱱᱚᱰᱮ ᱵᱩᱥᱩᱵ ᱛᱮ ᱟᱹᱰᱤ ᱪᱮᱦᱨᱟ ᱫᱟᱞᱚᱵ ᱟᱠᱟᱫ ᱟᱠᱚ ᱟᱨ ᱞᱟᱛᱟᱨ ᱫᱚ ᱯᱩᱨᱟᱹ ᱢᱟᱫ ᱛᱮᱜᱮ ᱵᱮᱱᱟᱣ ᱟᱠᱟᱱᱟ ᱥᱟᱶᱛᱮ ᱱᱚᱛᱮ ᱨᱮ ᱯᱟᱨᱠᱚᱢ ᱦᱚᱸ ᱢᱮᱱᱟᱜᱼᱟ ᱟᱹᱰᱤ ᱪᱮᱦᱨᱟ ᱟᱹᱰᱤ ᱜᱚᱢᱦᱮᱲ ᱜᱮ ᱵᱩᱡᱷᱟᱹᱜ ᱠᱟᱱᱟ

ᱱᱤᱛᱚᱜ ᱡᱚᱢ ᱦᱚᱸ ᱟᱹᱣᱨᱤ ᱞᱮ ᱡᱚᱢᱟ ᱟᱨ ᱟᱞᱮ ᱨᱮᱱ ᱵᱟᱹᱠᱤ ᱯᱟᱨᱴᱤᱥᱤᱯᱮᱱᱴ ᱠᱚᱫᱚ ᱨᱩ ᱠᱚᱢᱯᱤᱴᱤᱥᱚᱱ ᱨᱮ ᱢᱮᱱᱟᱜ ᱠᱚᱣᱟ ᱩᱱᱠᱩ ᱫᱚ ᱦᱟᱱᱛᱮ ᱨᱮ ᱥᱴᱮᱡᱽ ᱥᱮᱫ ᱨᱮ ᱢᱮᱱᱟᱜ ᱠᱚᱣᱟ ᱟᱨ ᱤᱧ ᱢᱤᱱᱟᱹᱧᱟ ᱟᱨ ᱥᱟᱶᱛᱮ ᱯᱩᱥᱯᱟ ᱢᱮᱢ ᱱᱚᱛᱮ ᱜᱟᱨᱰᱮᱱ ᱥᱮᱫ ᱞᱤᱧ ᱦᱮᱡ ᱟᱠᱟᱱᱟ ᱟᱨ ᱩᱢᱩᱞ ᱨᱮ ᱟᱹᱰᱤ ᱱᱟᱯᱟᱭ ᱵᱩᱡᱷᱟᱹᱜ ᱠᱟᱱᱟ ᱱᱚᱛᱮ ᱵᱟᱦᱟ ᱫᱟᱨᱮ ᱠᱚ ᱯᱩᱨᱟᱹ ᱨᱚᱦᱚᱭ ᱯᱮᱨᱮᱡ ᱟᱠᱟᱫ ᱠᱚ ᱱᱚᱛᱮ ᱦᱚᱸ ᱱᱚᱛᱮ ᱪᱮᱫ ᱜᱚᱴᱟ ᱜᱮ ᱛᱟᱭᱱᱚᱢ ᱥᱮ ᱢᱟᱲᱟᱝ ᱥᱮ

ᱪᱮᱫ ᱯᱮ ᱵᱮᱱᱟᱣᱮᱫ ᱛᱟᱵᱚᱱᱟ ᱵᱚᱲ ᱵᱟᱸᱫᱤ ᱵᱟᱵᱮᱨ ᱚ ᱚ ᱢᱟ ᱢᱟ ᱪᱩᱨᱟᱹ ᱢᱟᱨᱟ ᱮᱠᱫᱚᱢ ᱯᱟᱛᱲᱟ ᱯᱷᱩᱲᱩᱜ ᱵᱟᱣ

ᱟᱪᱪᱷᱟ ᱢᱟ ᱠᱚᱢᱯᱞᱤᱴ ᱛᱟᱵᱚᱱ ᱯᱮ ᱟᱨ ᱦᱟᱸᱜ ᱴᱟᱭᱤᱢ ᱦᱟᱸᱜ ᱛᱤᱱᱟᱹᱜ ᱦᱩᱭᱩᱜ ᱠᱟᱱᱟ ᱴᱟᱭᱤᱢ ᱧᱮᱞ ᱧᱮᱞ ᱟᱛᱮ ᱞᱚᱜᱚᱱ ᱞᱚᱜᱚᱱ ᱛᱤᱥ ᱚ ᱦᱟᱱᱮ ᱤᱭᱟᱹ ᱠᱚᱞᱮᱡᱽ ᱨᱮ ᱮ ᱵᱤ ᱮᱢ ᱠᱚᱞᱮᱡᱽ ᱨᱮ ᱚ ᱦᱳᱭ ᱛᱚ ᱟᱪᱪᱷᱟ ᱛᱮᱦᱮᱧ ᱱᱟᱜ ᱥᱟᱹᱛ ᱠᱟᱛᱮ ᱱᱟᱜ ᱢᱟ ᱥᱟᱹᱛ ᱞᱮ ᱥᱟᱹᱛ ᱛᱟᱵᱚᱱ ᱯᱮ ᱤᱱᱟᱹ ᱯᱚᱨᱮ